ᱟᱨ ᱥᱟᱱᱟᱢ ᱠᱚ ᱥᱟᱹᱜᱩᱱ ᱫᱟᱨᱟᱢ ᱛᱮᱦᱮᱧᱟᱜ ᱱᱟᱣᱟ ᱵᱞᱚᱜ ᱛᱮ ᱟᱨ ᱛᱮᱦᱮᱧ ᱥᱮᱛᱟᱜ ᱥᱮᱛᱟᱜ ᱵᱞᱚᱜ ᱵᱷᱤᱰᱤᱭᱳ ᱵᱮᱱᱟᱣ ᱦᱩᱭᱩᱜ ᱠᱟᱱᱟ ᱦᱟᱸᱜ ᱟᱨ ᱧᱮᱞ ᱫᱟᱲᱮᱭᱟᱜ ᱠᱟᱱᱟ ᱯᱮ ᱛᱟᱵᱚ ᱯᱩᱨᱟᱹ ᱡᱷᱟᱹᱞ ᱥᱮ ᱡᱷᱟᱹᱞ ᱥᱮ ᱧᱮᱞᱚᱜ ᱠᱟᱱᱟ ᱡᱷᱟᱹᱞ ᱥᱮ ᱡᱷᱟᱹᱞ ᱥᱮ ᱧᱮᱞᱚᱜ ᱨᱮᱭᱟᱜ ᱠᱟᱨᱚᱱ ᱫᱚ ᱦᱟᱸᱜ ᱛᱟᱵᱚ ᱢᱳᱵᱟᱭᱤᱞᱤᱧ ᱧᱩᱨ ᱞᱮᱫ ᱛᱟᱦᱮᱸ ᱫᱚ ᱟᱨ ᱥᱟᱢᱱᱟ ᱠᱮᱢᱮᱨᱟ ᱯᱩᱨᱟᱹ ᱤᱭᱟᱹ ᱴᱷᱮᱱ ᱜᱮ ᱵᱟᱡᱟᱣ ᱮᱱᱟ ᱚᱸᱰᱮ ᱜᱮ ᱯᱚᱥᱟᱜ ᱩᱛᱟᱹᱨ ᱟᱠᱟᱱᱟ ᱦᱟᱸᱜ ᱚᱱᱟ ᱠᱷᱟᱹᱛᱤᱨ ᱵᱷᱤᱰᱤᱭᱳ ᱠᱚ ᱵᱟᱝ ᱵᱮᱱᱟᱣ ᱦᱩᱭᱩᱜ ᱠᱟᱱᱟ ᱱᱚᱝᱠᱟ ᱜᱮ ᱠᱷᱟᱴᱚ ᱢᱟᱪᱷᱟ ᱵᱞᱚᱜ ᱵᱷᱤᱰᱤᱭᱳ ᱵᱮᱱᱟᱣ ᱞᱟᱹᱜᱤᱫ ᱟᱯᱮ ᱠᱚ ᱥᱟᱢᱟᱝ ᱛᱮ ᱦᱮᱡ ᱥᱮᱴᱮᱨ ᱮᱱᱟ ᱟᱨ ᱵᱞᱚᱜ ᱫᱚ ᱱᱚᱣᱟ ᱠᱷᱟᱹᱛᱤᱨ ᱦᱟᱸᱜ ᱟᱨ ᱡᱟᱦᱟᱸ ᱛᱤᱱᱟᱹᱜ ᱠᱚᱲᱟ ᱠᱚ ᱛᱟᱵᱚ ᱠᱚᱲᱟ ᱠᱚ ᱠᱩᱲᱤ ᱠᱚ ᱛᱟᱵᱚ ᱟᱵᱚ ᱱᱚᱣᱟ ᱢᱚᱭᱩᱨᱵᱷᱚᱸᱡᱽ ᱥᱮ ᱵᱟᱨᱤᱯᱟᱫᱟ ᱦᱳᱢ ᱜᱟᱨᱰ ᱚᱯᱷᱤᱥ ᱨᱮ ᱦᱟᱸᱜ ᱦᱳᱢ ᱜᱟᱨᱰ ᱵᱟᱠᱷᱨᱟ ᱛᱮ ᱯᱷᱚᱨᱢ ᱵᱚᱱ ᱮᱢ ᱞᱮᱫᱼᱟ ᱚᱠᱚᱭ ᱦᱟᱸᱜ ᱢᱟᱲᱟᱝ ᱯᱮ ᱵᱟᱲᱟᱭ ᱫᱟᱲᱮᱭᱟᱜ ᱠᱟᱱ ᱛᱟᱵᱚᱱᱟ ᱛᱚ ᱯᱞᱤᱡᱽ ᱜᱟᱛᱮ ᱡᱚᱴᱟᱣ ᱠᱚ ᱞᱟᱹᱭ ᱞᱟᱹᱯᱟᱹᱭ ᱦᱩᱭᱩᱜ ᱢᱟ ᱪᱮᱫᱟᱜ ᱥᱮ ᱚᱱᱠᱟ ᱦᱟᱸᱜ ᱡᱚᱛᱚ ᱦᱚᱲᱟᱜ ᱯᱷᱳᱱ ᱟᱠᱚ ᱪᱮᱫ ᱠᱚ ᱢᱮᱥᱮᱡᱟ ᱥᱮ ᱚᱠᱟ ᱞᱮᱠᱟ ᱠᱚ ᱰᱷᱟᱰᱨᱟᱭᱟ ᱥᱮ ᱪᱮᱫ ᱞᱮᱠᱟᱛᱮ ᱦᱟᱸᱜ ᱠᱚ ᱵᱟᱲᱟᱭ ᱦᱚᱪᱚ ᱵᱚᱱᱛᱮ ᱯᱷᱤᱡᱤᱠᱮᱞ ᱦᱟᱸᱜ ᱞᱟᱹᱜᱤᱫ ᱦᱟᱸᱜ ᱠᱚ ᱦᱚᱦᱚ ᱟᱵᱚᱣᱟ ᱛᱚ ᱚᱱᱟ ᱠᱟᱛᱷᱟ ᱜᱮ ᱱᱟᱦᱟᱜ ᱮᱱᱠᱷᱟᱱ ᱡᱟᱦᱟᱸᱭ ᱜᱮᱵᱚ ᱵᱟᱲᱟᱭ ᱠᱮᱫ ᱟᱨ ᱠᱟᱹᱴᱤᱡ ᱡᱚᱱᱟᱣ ᱫᱚ ᱦᱩᱭᱩᱜ ᱢᱟ ᱠᱤᱪᱷᱩ ᱜᱟᱱ ᱠᱚᱲᱟ ᱢᱟ ᱦᱟᱸᱜ ᱪᱤᱱᱦᱟᱹᱯ ᱢᱮᱱᱟᱜ ᱯᱮ ᱜᱮᱭᱟ ᱩᱱᱠᱩ ᱵᱷᱤᱛᱤᱨ ᱠᱷᱚᱱ ᱟᱨᱦᱚᱸ ᱚᱠᱟ ᱞᱮᱠᱟᱛᱮ ᱡᱟᱹᱥᱛᱤ ᱧᱚᱜ ᱠᱚᱲᱟ ᱥᱟᱶ ᱠᱚᱱᱴᱟᱠᱴ ᱨᱮ ᱛᱟᱦᱮᱸ ᱞᱮᱱᱠᱷᱟᱱ ᱱᱟᱯᱟᱭᱚᱜᱼᱟ ᱪᱮᱫᱟᱜ ᱚᱠᱚᱭ ᱪᱚ ᱦᱟᱸᱜ ᱚᱠᱟ ᱢᱩᱦᱩᱨᱛᱚ ᱨᱮᱵᱚ ᱵᱟᱲᱟᱭᱟ ᱢᱟᱱᱮ ᱥᱚᱨᱴ ᱨᱮ ᱡᱩᱫᱤ ᱛᱮᱦᱮᱧ ᱦᱩᱭᱩᱜᱼᱟ ᱯᱷᱤᱡᱤᱠᱮᱞ ᱢᱟᱱᱮ ᱜᱟᱯᱟ ᱦᱩᱭᱩᱜᱼᱟ ᱯᱷᱤᱡᱤᱠᱮᱞ ᱛᱮᱦᱮᱧ ᱟᱹᱭᱩᱵ ᱞᱮᱠᱟ ᱠᱷᱚᱵᱚᱨ ᱥᱮᱴᱮᱨᱚᱜᱼᱟ ᱜᱟᱯᱟ ᱨᱮᱭᱟᱜ ᱚᱠᱟᱨᱮ ᱪᱟᱞᱟᱣ ᱠᱚᱜ ᱟᱭ ᱩᱱᱤ ᱢᱟᱢᱚ ᱚᱲᱟᱜ ᱥᱮ ᱵᱷᱟᱸᱰᱟᱱ ᱚᱲᱟᱜ ᱥᱮᱫ ᱟᱵᱚ ᱥᱟᱱᱛᱟᱲ ᱠᱚᱣᱟᱜ ᱢᱟ ᱟᱹᱰᱤᱜᱟᱱ ᱠᱟᱹᱢᱤ ᱠᱟᱡᱽ ᱢᱮᱱᱟᱜᱼᱟ ᱛᱚ ᱚᱱᱟ ᱡᱤᱱᱤᱥ ᱠᱚᱜᱮ ᱚᱠᱟ ᱠᱚᱨᱮ ᱚᱠᱚᱭ ᱠᱚᱠᱚ ᱛᱟᱦᱮᱱᱟ ᱛᱚ ᱢᱟᱲᱟᱝ ᱨᱮ ᱚᱠᱚᱭ ᱡᱟᱦᱟᱸ ᱛᱤᱱᱟᱹᱝ ᱢᱟᱲᱟᱝ ᱜᱮᱯᱮ ᱵᱟᱲᱟᱭ ᱛᱟᱵᱚᱣᱟ ᱚᱱᱟ ᱩᱱᱟᱹᱝ ᱞᱚᱜᱚᱱ ᱜᱮ ᱞᱟᱹᱭ ᱞᱟᱹᱯᱟᱹᱭ ᱦᱩᱭᱩᱜ ᱢᱟ ᱤᱧᱤᱧ ᱵᱟᱲᱟᱭ ᱠᱷᱟᱱ ᱤᱧ ᱦᱚᱸᱧ ᱞᱟᱹᱭ ᱟᱯᱮ ᱛᱟᱵᱚᱣᱟ ᱱᱚᱣᱟ ᱵᱷᱤᱰᱤᱭᱳ ᱢᱟᱫᱽᱫᱷᱚᱢ ᱛᱮᱜᱮ ᱟᱨ ᱟᱯᱮ ᱯᱮ ᱵᱟᱲᱟᱭ ᱠᱷᱟᱱ ᱫᱚ ᱞᱟᱹᱭ ᱛᱟᱵᱚᱱ ᱯᱮ ᱚᱱᱠᱟᱜᱮ ᱞᱟᱹᱭ ᱞᱟᱹᱯᱟᱹᱭ ᱪᱟᱹᱞᱩᱜ ᱢᱟ ᱫᱟᱲᱮᱭᱟᱜ ᱵᱟᱝ ᱫᱟᱲᱮᱭᱟᱜ ᱚᱱᱟ ᱢᱟ ᱪᱷᱟᱲᱚ ᱛᱚ ᱢᱤᱫ ᱡᱚᱠᱷᱟ ᱱᱚᱣᱟ ᱥᱩᱨ ᱨᱮ ᱦᱩᱭᱩᱜ ᱠᱟᱱᱟ ᱮᱢ ᱞᱟᱹᱜᱤᱫ ᱵᱚ ᱪᱮᱥᱴᱟᱭ ᱢᱟ ᱟᱨ ᱞᱟᱹᱭ ᱞᱟᱹᱜᱤᱫ ᱡᱟᱦᱟᱱᱟᱜ ᱮᱴᱟᱜ ᱩᱭᱦᱟᱹᱨ ᱵᱟᱝ ᱠᱟᱛᱮ ᱞᱟᱹᱭ ᱞᱟᱹᱜᱤᱫ ᱵᱚ ᱪᱮᱥᱴᱟᱭ ᱢᱟ ᱟᱵᱚ ᱥᱟᱱᱛᱟᱲ ᱢᱩᱬᱟᱹ ᱢᱟ ᱟᱞᱮ ᱡᱟᱦᱟᱸ ᱛᱤᱱᱟᱹᱜ ᱢᱮᱱᱟᱜ ᱵᱚᱱᱟ ᱵᱩᱨᱩ ᱫᱷᱟᱨᱮ ᱠᱚᱨᱮ ᱟᱞᱮᱭᱟᱜ ᱫᱚ ᱯᱷᱳᱱ ᱦᱚᱸ ᱴᱷᱤᱠᱟᱹᱱ ᱵᱟᱭ ᱥᱟᱵ ᱫᱷᱟᱨᱟᱭᱟ ᱡᱩᱫᱤ ᱦᱚᱸᱠᱚ ᱯᱷᱳᱱᱟ ᱚᱯᱷᱤᱥ ᱥᱮᱫ ᱠᱷᱚᱱᱟᱜ ᱢᱤᱢᱤᱫ ᱡᱚᱠᱷᱟ ᱵᱟᱭ ᱥᱟᱵ ᱞᱮᱠᱷᱟᱱ ᱚᱱᱟᱛᱮ ᱞᱟᱹᱭ ᱩᱪᱷᱟᱹᱱ ᱠᱟᱛᱷᱟ ᱡᱮ ᱡᱟᱦᱟᱸᱭ ᱜᱟᱛᱮ ᱡᱚᱴᱟᱣ ᱠᱚ ᱡᱩᱫᱤ ᱱᱟᱦᱟᱜ ᱯᱮ ᱵᱟᱲᱟᱭ ᱜᱚᱫ ᱠᱮᱭᱟ ᱮᱱᱠᱷᱟᱱ ᱫᱚ ᱱᱟᱥᱮ ᱩᱰᱤᱡ ᱠᱷᱚᱵᱚᱨ ᱡᱚᱱᱟᱣ ᱧᱚᱜᱽ ᱛᱟᱵᱚᱱ ᱯᱮ ᱟᱨ ᱤᱧ ᱦᱚᱸ ᱡᱟᱦᱟᱸ ᱛᱤᱱᱟᱹᱝ ᱜᱮ ᱜᱟᱛᱮ ᱡᱚᱲᱟᱣ ᱢᱮᱱᱟᱜ ᱠᱚᱣᱟ ᱩᱱᱠᱩ ᱦᱚᱸ ᱤᱧ ᱠᱷᱚᱵᱚᱨ ᱟᱠᱚᱣᱟ ᱱᱚᱜᱼᱚᱭ ᱦᱟᱸᱜ ᱠᱤᱪᱷᱩ ᱨᱤᱥᱮᱱᱴ ᱠᱷᱚᱵᱚᱨ ᱦᱚᱞᱟ ᱢᱟᱦᱫᱮᱨ ᱫᱮᱵᱽᱜᱚᱲ ᱨᱮ ᱡᱟᱦᱟᱸ ᱞᱮᱠᱟ ᱯᱷᱤᱡᱤᱠᱟᱞ ᱦᱩᱭᱱᱟ ᱡᱟᱦᱟᱸᱭ ᱢᱤᱫᱴᱟᱝ ᱪᱤᱞᱤ ᱫᱟᱹᱦᱩᱨᱤᱭᱟᱹ ᱟᱹᱱᱤᱡ ᱠᱚᱲᱟ ᱛᱚ ᱚᱸᱰᱮ ᱯᱷᱤᱡᱤᱠᱟᱞ ᱦᱩᱭᱩᱜ ᱥᱚᱢᱚᱭ ᱨᱮᱜᱮ ᱦᱟᱸᱜ ᱥᱳᱞᱳᱥᱚ ᱢᱤᱴᱟᱨ ᱫᱟᱹᱲ ᱦᱩᱭ ᱠᱟᱛᱮ ᱠᱤᱪᱷᱩ ᱥᱚᱢᱚᱭ ᱦᱩᱭᱱᱟ ᱪᱮᱫ ᱞᱮᱠᱟᱭ ᱵᱩᱡᱷᱟᱹᱣ ᱠᱮᱜᱼᱟ ᱟᱨ ᱰᱟᱠᱛᱚᱨ ᱚᱲᱟᱜ ᱠᱚ ᱤᱫᱤ ᱠᱮᱫᱮᱭᱟ ᱟᱨ ᱰᱟᱠᱛᱚᱨ ᱚᱲᱟᱜ ᱨᱮᱜᱮ ᱜᱚᱡ ᱮᱱᱟᱭ ᱟᱨ ᱯᱟᱞᱮ ᱯᱨᱮᱠᱴᱤᱥ ᱠᱚ ᱚᱵᱷᱟᱵᱽ ᱦᱩᱭ ᱠᱚᱜᱼᱟ ᱟᱨ ᱞᱟᱹᱭ ᱦᱚᱪᱚᱱ ᱠᱟᱛᱷᱟ ᱛᱟᱵᱚ ᱠᱤᱪᱷᱩ ᱥᱚᱢᱚᱭ ᱢᱟᱲᱟᱝ ᱨᱮ ᱤᱱᱡᱮᱠᱥᱚᱱ ᱠᱚ ᱮᱢ ᱦᱚᱪᱚᱜᱼᱟ ᱛᱟᱨᱯᱚᱨᱮ ᱯᱷᱤᱡᱤᱠᱮᱞ ᱛᱮᱠᱚ ᱟᱬᱜᱚᱱᱟ ᱟᱨ ᱱᱚᱜᱼᱚ ᱱᱚᱝᱠᱟᱱ ᱤᱭᱟᱹ ᱠᱷᱚᱱᱟᱜ ᱥᱟᱺᱜᱤᱧ ᱧᱚᱜ ᱨᱮ ᱛᱟᱦᱮᱱ ᱛᱟᱵᱚᱱ ᱯᱮ ᱡᱮ ᱵᱚᱰᱤ ᱯᱨᱚᱛᱤ ᱪᱮᱫ ᱨᱤᱭᱮᱠᱥᱚᱱ ᱦᱩᱭᱩᱜᱼᱟ ᱚᱱᱟ ᱢᱟ ᱦᱟᱸᱜ ᱩᱱᱤ ᱰᱟᱠᱛᱚᱨ ᱢᱟ ᱵᱟᱭ ᱴᱷᱤᱠᱟᱹᱭᱟ ᱛᱳ ᱱᱤᱡᱮ ᱜᱮ ᱥᱚᱛᱚᱨᱠᱚ ᱛᱟᱦᱮᱱ ᱢᱟ ᱟᱨ ᱚᱱᱟ ᱠᱚ ᱚᱱᱠᱟᱱ ᱤᱱᱡᱮᱠᱥᱚᱱ ᱟᱛᱮᱫ ᱠᱚᱫᱚ ᱟᱞᱚ ᱵᱚ ᱫᱟᱹᱲ ᱢᱟ ᱟᱨ ᱵᱟᱝᱠᱷᱟᱱ ᱯᱩᱨᱟᱹ ᱠᱨᱤᱥ ᱞᱮᱠᱟ ᱯᱮ ᱪᱟᱞᱟᱜ ᱛᱟᱵᱚ ᱟᱫᱚ ᱟᱨ ᱡᱟᱦᱟᱸ ᱛᱤᱱᱟᱹᱜ ᱯᱨᱮᱠᱴᱤᱥ ᱠᱟᱜᱼᱟ ᱤᱱᱠᱟᱹ ᱜᱮ ᱫᱟᱹᱲ ᱛᱟᱵᱚᱱ ᱯᱮ ᱡᱩᱫᱤ ᱯᱨᱮᱠᱴᱤᱥ ᱛᱟᱦᱮᱱ ᱠᱷᱟᱱ ᱱᱤᱦᱟᱹᱛᱤ ᱠᱨᱚᱥ ᱦᱩᱭᱩᱜᱼᱟ ᱴᱟᱭᱤᱢ ᱵᱷᱤᱛᱤᱨ ᱨᱮ ᱟᱨ ᱡᱩᱫᱤ ᱯᱨᱮᱠᱴᱤᱥ ᱵᱟᱝ ᱛᱟᱦᱮᱱ ᱠᱷᱟᱱ ᱫᱚ ᱦᱟᱸᱜ ᱵᱟᱭ ᱦᱩᱭ ᱫᱟᱲᱮᱭᱟᱜᱼᱟ ᱚᱱᱟ ᱡᱤᱱᱤᱥᱴᱟ ᱟᱨ ᱯᱨᱮᱠᱴᱤᱥ ᱵᱟᱲᱟᱭ ᱢᱟᱵᱚ ᱟᱨ ᱱᱚᱝᱠᱟ ᱡᱚᱲᱟᱣ ᱦᱩᱭᱩᱜ ᱢᱟ ᱟᱨ ᱩᱱᱤ ᱠᱚᱲᱟ ᱛᱟᱵᱚ ᱵᱮᱪᱟᱨᱟ ᱜᱚᱡ ᱩᱛᱟᱹᱨ ᱮᱱᱟ ᱫᱮᱣᱜᱚᱲ ᱨᱮᱱ ᱦᱟᱸᱜ ᱟᱨ ᱱᱚᱜᱼᱚ ᱱᱚᱝᱠᱟ ᱯᱨᱟᱭ ᱪᱟᱹᱠᱨᱤ ᱟᱥᱲᱟ ᱨᱮ ᱡᱩᱫᱤᱢ ᱪᱟᱞᱟᱣ ᱠᱚᱜᱼᱟ ᱟᱨ ᱯᱷᱤᱡᱤᱠᱮᱞ ᱮᱢ ᱮᱢ ᱛᱮᱜᱮ ᱮᱢ ᱮᱢ ᱛᱩᱞᱩᱡ ᱛᱮᱜᱮᱢ ᱜᱚᱡ ᱩᱛᱟᱹᱨᱚᱜ ᱠᱷᱟᱱ ᱟᱫᱚ ᱫᱳᱥ ᱫᱚ ᱦᱟᱸᱜ ᱚᱠᱚᱭᱟᱜ ᱮᱱ ᱨᱮᱦᱚᱸ ᱢᱳᱦᱚᱱ ᱥᱚᱨᱠᱟᱨ ᱡᱟᱭᱦᱳᱠ ᱪᱟᱨ ᱞᱟᱠᱷ ᱴᱟᱠᱟᱭ ᱜᱷᱳᱥᱚᱱᱟ ᱟᱫ ᱞᱮᱭᱟ ᱟᱨ ᱱᱤᱭᱟᱹ ᱱᱤᱝᱠᱟ ᱫᱷᱟᱨᱟ ᱜᱮ ᱵᱷᱤᱰᱤᱭᱳ ᱛᱟᱦᱮᱸ ᱠᱟᱱᱟ ᱛᱚ ᱢᱟ ᱮᱱᱠᱷᱟᱱ ᱛᱚᱵᱮ ᱢᱟ ᱮᱱᱠᱷᱟᱱ ᱱᱤᱝᱠᱟᱹ ᱫᱷᱟᱨᱟ ᱜᱮ ᱱᱚᱣᱟ ᱥᱚᱨᱴ ᱢᱟᱪᱷᱟ ᱵᱞᱚᱜᱽ ᱵᱷᱤᱰᱤᱭᱳ